ᱡᱚᱦᱟᱨ ᱜᱮ ᱥᱟᱱᱟᱢ ᱯᱮᱲᱟ ᱦᱚᱲ ᱠᱚ ᱟᱨ ᱢᱤᱫᱴᱟᱝ ᱵᱞᱚᱜ ᱵᱷᱤᱰᱤᱭᱳ ᱛᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱚ ᱯᱮᱲᱟ ᱦᱚᱲ ᱠᱚ ᱚᱠᱟ ᱞᱮᱠᱟ ᱢᱮᱱᱟᱜ ᱯᱮ ᱛᱟᱵᱚᱱ ᱟᱥᱟᱧ ᱡᱚᱛᱚ ᱠᱚ ᱱᱟᱯᱟᱭ ᱨᱮᱜᱮ ᱯᱮ ᱛᱟᱦᱮᱸ ᱠᱚᱜᱼᱟ ᱟᱨ ᱤᱧ ᱦᱚᱸ ᱱᱟᱯᱟᱭ ᱨᱮᱜᱮ ᱢᱮᱱᱟᱜ ᱟᱠᱟᱫᱤᱧᱟ ᱟᱨ ᱛᱮᱦᱮᱧ ᱫᱚ ᱱᱟᱦᱟᱜ ᱟᱹᱫᱤᱵᱟᱹᱥᱤ ᱢᱮᱲᱟ ᱱᱟᱦᱟᱜ ᱥᱮᱱ ᱦᱩᱭᱩᱜ ᱠᱟᱱᱟ ᱟᱨ 2025 ᱨᱮᱦᱚᱸ ᱥᱮᱱ ᱦᱩᱭ ᱞᱮᱱ ᱛᱟᱦᱮᱸᱫ ᱟᱨ ᱱᱮᱥ ᱦᱚᱸ ᱱᱟᱦᱟᱜ ᱥᱮᱱ ᱦᱩᱭᱩᱜ ᱠᱟᱱᱟ 2026 ᱨᱮ ᱟᱫᱚ ᱱᱮᱥ ᱫᱚ ᱱᱟᱦᱟᱜ ᱢᱟᱲᱟᱝ ᱫᱚ ᱮᱠᱞᱟ ᱫᱚ ᱮᱠᱞᱟᱧ ᱥᱮᱱ ᱞᱮᱱ ᱛᱟᱦᱮᱸᱫ ᱟᱨ ᱱᱮᱥ ᱫᱚ ᱵᱟᱹᱦᱩ ᱥᱟᱶ ᱱᱟᱦᱟᱜ ᱤᱧ ᱥᱮᱱᱚᱜ ᱠᱟᱱᱟ ᱛᱚ ᱵᱷᱤᱰᱤᱭᱳ ᱠᱚᱱᱴᱤᱱᱤᱭᱩ ᱨᱮ ᱛᱟᱦᱮᱱ ᱢᱟ ᱛᱟᱵᱚᱱ ᱟᱨ ᱟᱹᱫᱤᱵᱟᱹᱥᱤ ᱢᱮᱞᱟ ᱱᱟᱦᱟᱜ ᱤᱧ ᱧᱮᱞ ᱦᱚᱪᱚᱭᱮᱫ ᱯᱮᱭᱟ ᱛᱟᱵᱚᱱ ᱯᱷᱟᱭᱱᱟᱞᱤ ᱥᱮᱴᱮᱨ ᱦᱩᱭᱱᱟ ᱟᱹᱫᱤᱵᱟᱹᱥᱤ ᱢᱮᱞᱟ ᱜᱮᱴ ᱴᱷᱮᱱ ᱛᱚ ᱚᱱᱠᱟ ᱠᱤᱪᱷᱩ ᱱᱤᱛᱚᱜ ᱵᱚ ᱮᱱᱴᱨᱤᱭᱟ ᱵᱷᱤᱛᱨᱤ ᱥᱮᱫ ᱜᱮ

ᱧᱮᱞ ᱠᱚᱯᱮ ᱯᱩᱨᱟᱹ ᱡᱤᱣᱤᱫ ᱦᱟᱹᱠᱩ ᱱᱟᱦᱟᱜ ᱢᱮᱱᱟᱜ ᱟᱠᱟᱫ ᱠᱚ ᱛᱟᱵᱚᱱ ᱟᱨ ᱱᱚᱣᱟ ᱫᱚ ᱵᱟᱲᱜᱮ ᱠᱟᱱᱟ ᱱᱟᱦᱟᱜ ᱛᱟᱠᱚ ᱟᱨ ᱥᱩᱠᱨᱤ ᱠᱚ ᱢᱮᱱᱟᱜ ᱟᱠᱟᱫ ᱠᱚᱜᱮᱭᱟ ᱟᱨ ᱥᱤᱢ ᱠᱚ ᱱᱚᱛᱮ ᱨᱮᱠᱚ ᱛᱚᱞ ᱟᱠᱟᱱᱟ ᱩᱱᱠᱩ ᱫᱷᱟᱨᱟ ᱟᱨ ᱥᱩᱠᱨᱤ ᱢᱮᱱᱟᱜ ᱠᱚᱣᱟ ᱟᱨ ᱱᱚᱜᱼᱚ ᱱᱚᱝᱠᱟ ᱛᱩᱢᱫᱟᱜ ᱴᱟᱢᱟᱠ ᱠᱚ ᱟᱠᱟ ᱟᱠᱟᱱᱟ ᱱᱚᱛᱮ ᱨᱮ ᱟᱨ ᱠᱷᱟᱯᱟᱨ ᱚᱲᱟᱜ ᱠᱟᱱᱟ ᱱᱟᱦᱟᱜ

ᱠᱚ ᱡᱟᱦᱟᱸᱭ ᱠᱚ ᱱᱟᱦᱟᱜ ᱵᱷᱩᱵᱽᱱᱮᱥᱚᱨ ᱨᱮ ᱢᱮᱱᱟᱜ ᱟᱠᱟᱫ ᱯᱮᱭᱟ ᱛᱟᱵᱚᱱ ᱡᱟᱱᱩᱣᱟᱨᱤ ᱪᱷᱚᱵᱵᱤᱥ ᱠᱷᱚᱱ ᱯᱟᱸᱪ ᱯᱷᱮᱵᱽᱨᱩᱣᱟᱨᱤ ᱯᱟᱸᱪ ᱛᱟᱹᱨᱤᱠᱷ ᱫᱷᱟᱹᱨᱤᱡ ᱱᱟᱦᱟᱜ ᱟᱹᱫᱤᱵᱟᱹᱥᱤ ᱢᱮᱞᱟ ᱱᱟᱦᱟᱜ ᱦᱩᱭᱩᱜ ᱠᱟᱱᱟ ᱟᱨ ᱡᱟᱦᱟᱸᱭ ᱠᱚ ᱱᱟᱦᱟᱜ ᱵᱟᱵᱚ ᱦᱮᱡ ᱟᱠᱟᱱᱟ ᱢᱤᱫ ᱫᱷᱟᱣ ᱦᱚᱸ ᱧᱮᱞ ᱤᱫᱤ ᱢᱟ ᱱᱚᱰᱮ ᱦᱮᱡ ᱠᱟᱛᱮ ᱚᱠᱟ ᱞᱮᱠᱟ ᱵᱩᱡᱷᱟᱹᱜ ᱠᱟᱱᱟ ᱟᱨ ᱞᱟᱥᱴ ᱰᱮᱴ ᱱᱟᱦᱟᱜ ᱦᱩᱭᱩᱜ ᱠᱟᱱᱟ ᱯᱷᱮᱵᱽᱨᱩᱣᱟᱨᱤ ᱯᱟᱸᱪ ᱤᱱᱟᱹ ᱫᱷᱟᱹᱨᱤᱡ ᱜᱮ ᱱᱟᱦᱟᱜ ᱛᱟᱦᱮᱱᱟ ᱛᱚ ᱦᱮᱡ ᱠᱟᱛᱮ ᱧᱮᱞ ᱤᱫᱤ ᱢᱟ ᱫᱩᱞ ᱢᱟ ᱟᱨ ᱡᱟᱦᱟᱸᱭ ᱠᱚ ᱱᱟᱦᱟᱜ ᱵᱚᱱ ᱦᱮᱡ ᱟᱠᱟᱱᱟ ᱠᱚᱢᱮᱱᱴ ᱠᱟᱛᱮ ᱱᱟᱦᱟᱜ ᱞᱟᱹᱭ ᱛᱟᱵᱚᱱ ᱯᱮ ᱛᱚ ᱜᱟᱛᱮ ᱠᱚ ᱱᱚᱜᱼᱚ ᱱᱚᱝᱠᱟ ᱵᱚᱱ ᱧᱮᱞ ᱠᱮᱜᱼᱟ ᱛᱟᱵᱚᱱ ᱟᱨ ᱵᱷᱤᱰᱤᱭᱳ ᱚᱠᱟ ᱞᱮᱠᱟ ᱵᱚᱱ ᱠᱩᱥᱤ ᱟᱠᱟᱜᱼᱟ ᱟᱨ ᱡᱩᱫᱤ ᱵᱚᱱ ᱠᱩᱥᱤ ᱟᱠᱟᱜᱼᱟ ᱞᱟᱭᱤᱠ ᱥᱮᱭᱟᱨ ᱠᱚᱢᱮᱱᱴ ᱫᱚ ᱟᱞᱚ ᱵᱚᱱ ᱦᱤᱲᱤᱧ ᱢᱟ ᱵᱷᱤᱰᱤᱭᱳ ᱫᱚ ᱱᱚᱛᱮ ᱨᱮᱜᱮ ᱢᱩᱪᱟᱹᱫᱮᱜᱼᱟ ᱛᱟᱵᱚᱱ ᱟᱨ ᱵᱷᱤᱰᱤᱭᱳ ᱡᱩᱫᱤ ᱢᱩᱪᱟᱹᱫ ᱫᱷᱟᱹᱨᱤᱡ ᱵᱚᱱ ᱧᱮᱞ ᱟᱠᱟᱜᱼᱟ ᱛᱚᱵᱮ ᱠᱷᱟᱱ ᱞᱟᱭᱤᱠ ᱥᱮᱭᱟᱨ ᱠᱚᱢᱮᱱᱴ ᱫᱚ ᱟᱞᱚ ᱵᱚᱱ ᱦᱤᱲᱤᱧ ᱢᱟ ᱢᱟ ᱛᱚᱵᱮ ᱠᱷᱟᱱ ᱵᱷᱤᱰᱤᱭᱳ ᱱᱚᱛᱮ ᱨᱮᱜᱮ ᱞᱤᱧ ᱢᱩᱪᱟᱹᱫᱮᱜᱼᱟ ᱥᱟᱱᱟᱢ ᱠᱚ ᱡᱚᱦᱟᱨ ᱜᱮ